ᱛᱤᱦᱤᱧ ᱫᱚ ᱛᱚᱣᱟ ᱨᱮᱱᱟᱜ ᱦᱟᱞᱩᱣᱟ ᱵᱚᱱ ᱵᱮᱱᱟᱣᱟ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱭᱩᱴᱤᱭᱩᱵᱽ ᱪᱮᱱᱮᱞ ᱨᱮ ᱜᱮᱥ ᱨᱮ ᱠᱚᱨᱦᱟᱭ ᱵᱚᱱ ᱪᱚᱸᱫᱟ ᱟᱠᱟᱫᱟ ᱱᱟᱥᱮᱱᱟᱜ ᱫᱚ ᱫᱤᱯᱟᱹᱣ ᱟᱠᱟᱱ ᱛᱟᱵᱚᱱᱟ ᱱᱚᱣᱟ ᱨᱮ ᱛᱚᱣᱟ ᱵᱚᱱ ᱞᱚᱞᱚᱭᱟ ᱛᱚ ᱱᱚᱣᱟ ᱛᱚᱣᱟ ᱵᱚᱱ ᱫᱩᱞᱟᱜ ᱠᱟᱱᱟ ᱱᱚᱣᱟ ᱛᱚᱣᱟ ᱫᱚ ᱦᱮᱰᱮᱡ ᱞᱮᱱ ᱛᱟᱵᱚᱱ ᱜᱮ ᱛᱟᱨᱯᱚᱨᱮ ᱱᱚᱣᱟ ᱵᱟᱹᱴᱤ ᱨᱮ ᱡᱟᱦᱟᱸ ᱛᱚᱣᱟ ᱢᱮᱱᱟᱜᱼᱟ ᱚᱱᱟ ᱦᱚᱸᱵᱚᱱ ᱢᱮᱥᱟ ᱠᱟᱜᱼᱟ ᱛᱚᱣᱟ ᱫᱚ ᱦᱮᱰᱮᱡ ᱟᱠᱟᱱ ᱛᱟᱵᱚᱱᱟ ᱢᱚᱡᱽ ᱚᱠᱚᱡ ᱛᱮ ᱟᱨ ᱱᱚᱝᱠᱟ ᱢᱟᱡᱷᱮ ᱢᱚᱡᱽ ᱵᱚᱱ ᱜᱷᱟᱱᱴᱟᱣᱟᱜᱼᱟ ᱱᱚᱣᱟ ᱵᱟᱹᱴᱤ ᱨᱮᱱᱟᱜ ᱛᱚᱣᱟ ᱦᱚᱸ ᱦᱮᱰᱮᱡ ᱞᱮᱜᱮ ᱵᱚᱱ ᱢᱤᱫ ᱫᱷᱟᱣ ᱛᱮᱜᱮ ᱵᱚᱱ ᱮᱢ ᱫᱟᱲᱮ ᱠᱮᱭᱟ ᱠᱟᱨᱚᱱ ᱠᱤ ᱵᱟᱱᱟᱨ ᱜᱮ ᱟᱞᱟᱫᱟ ᱟᱞᱟᱫᱟ ᱫᱚᱵᱚᱱ ᱞᱚᱞᱚᱭᱮᱫᱟ ᱡᱩᱫᱤ ᱠᱷᱟᱨᱟᱯ ᱢᱮᱱᱟᱜ ᱠᱷᱟᱱ ᱫᱚ ᱵᱟᱵᱚᱱ ᱢᱮᱥᱟᱭᱟ ᱟᱨ ᱚᱱᱟ ᱦᱚᱛᱮᱡ ᱛᱮ ᱱᱚᱣᱟ ᱚᱱᱟᱴᱟᱜ ᱠᱚᱨᱟᱭ ᱨᱮᱱᱟᱜ ᱛᱚᱣᱟ ᱫᱚ ᱢᱚᱡᱽ ᱢᱚᱡᱽ ᱜᱮ ᱦᱮᱰᱮᱡ ᱮᱱ ᱛᱟᱵᱚᱱᱟ ᱱᱚᱣᱟ ᱫᱚ ᱢᱚᱡᱽ ᱜᱮᱭᱟ ᱪᱮᱠ ᱠᱟᱛᱮ ᱜᱮ ᱠᱚᱨᱟᱣ ᱩᱪᱤᱛ ᱟᱨ ᱱᱚᱣᱟ ᱵᱟᱹᱴᱤ ᱨᱮᱱᱟᱜ ᱛᱚᱣᱟ ᱦᱚᱸ ᱱᱚᱣᱟ ᱫᱚ ᱞᱟᱦᱟ ᱛᱮᱱᱟᱜ ᱠᱟᱱᱟ ᱢᱤᱫ ᱫᱷᱟᱣ ᱫᱚᱵᱚᱱ ᱞᱚᱞᱚ ᱟᱠᱟᱫᱟ ᱡᱩᱫᱤ ᱠᱷᱟᱨᱟᱯ ᱟᱠᱟᱱ ᱠᱷᱟᱡ ᱫᱚ ᱵᱟᱵᱚᱱ ᱢᱮᱥᱟᱭᱟ ᱚᱱᱟ ᱦᱚᱛᱮᱡ ᱛᱮ ᱱᱚᱣᱟ ᱵᱟᱹᱴᱤ ᱨᱮᱱᱟᱜ ᱛᱚᱣᱟ ᱦᱚᱸᱵᱚᱱ ᱦᱮᱰᱮᱡ ᱧᱚᱜ ᱮᱫᱟ ᱢᱚᱡᱽ ᱜᱮ ᱠᱷᱟᱱ ᱵᱚᱱ ᱢᱮᱥᱟᱭᱟ ᱱᱚᱣᱟ ᱫᱚ ᱮᱠᱫᱚᱢ ᱵᱮᱨᱮᱞ ᱛᱚᱣᱟ ᱠᱟᱱᱟ ᱯᱷᱨᱮᱥ ᱛᱚᱣᱟ ᱠᱟᱱᱟ ᱚᱱᱟᱛᱮ ᱱᱚᱣᱟ ᱨᱮᱱᱟᱜ ᱠᱟᱞᱟᱨ ᱫᱚ ᱫᱷᱚᱵᱽ ᱫᱷᱚᱵᱮ ᱧᱚᱜ ᱜᱮᱭᱟ ᱟᱨ ᱱᱚᱣᱟ ᱨᱮᱱᱟᱜ ᱠᱟᱞᱟᱨ ᱫᱚ ᱚᱱᱟ ᱠᱷᱚᱱ ᱱᱟᱥᱮᱱᱟᱜ ᱮᱠᱴᱩ ᱟᱨᱟᱜ ᱵᱷᱟᱵᱽ ᱢᱮᱱᱟᱜᱼᱟ ᱠᱟᱨᱚᱱ ᱞᱟᱦᱟᱛᱮ ᱱᱚᱣᱟ ᱫᱚ ᱦᱮᱰᱮᱡ ᱧᱚᱜ ᱦᱩᱭ ᱟᱠᱟᱱᱟ ᱟᱫᱚ ᱚᱱᱟ ᱦᱚᱛᱮᱡ ᱛᱮ ᱱᱚᱣᱟ ᱨᱮᱱᱟᱜ ᱠᱟᱞᱟᱨ ᱫᱚ ᱚᱱᱟ ᱠᱷᱚᱱ ᱮᱠᱴᱩ ᱱᱟᱥᱮᱱᱟᱜ ᱜᱟᱲᱚ ᱧᱚᱜ ᱜᱮᱭᱟ ᱧᱮᱞ ᱞᱮᱜᱮ ᱵᱚᱱ ᱦᱮᱰᱮᱡ ᱧᱚᱜ ᱦᱚᱪᱚᱣᱟ ᱢᱚᱡᱽ ᱛᱮ ᱤᱱᱟᱹᱜ ᱛᱮ ᱱᱚᱣᱟᱴᱟᱜ ᱛᱚᱣᱟ ᱦᱮᱰᱮᱡ ᱦᱟᱛᱟᱲ ᱦᱚᱪᱚᱣᱟ ᱮᱢᱱᱤ ᱛᱮᱜᱮ ᱛᱚᱣᱟ ᱫᱚ ᱦᱟᱸᱜ ᱵᱚᱱ ᱟᱸᱡᱮᱫ ᱧᱚᱜᱟ ᱟᱨ ᱱᱚᱝᱠᱟ ᱵᱟᱨᱮ ᱵᱟᱨᱮ ᱱᱚᱝᱠᱟ ᱜᱷᱟᱱᱴᱟ ᱧᱚᱜ ᱟᱜ ᱦᱩᱭᱩᱜᱼᱟ ᱱᱚᱜᱼᱚᱭ ᱱᱚᱣᱟ ᱛᱚᱣᱟ ᱦᱚᱸ ᱦᱮᱰᱮᱡ ᱟᱠᱟᱱ ᱛᱟᱵᱚᱱᱟ ᱱᱚᱜᱼᱚᱭ ᱢᱚᱡᱽ ᱜᱮᱭᱟ ᱵᱟᱠᱷᱟᱱ ᱫᱚ ᱚᱱᱠᱟ ᱪᱷᱟᱱᱟ ᱠᱟᱴᱟ ᱪᱷᱟᱱᱟ ᱠᱟᱴᱟ ᱧᱮᱞ ᱠᱚᱜᱼᱟ ᱢᱚᱡᱽ ᱜᱮᱛᱟ ᱵᱚᱱᱟ ᱱᱚᱣᱟ ᱛᱚᱣᱟ ᱦᱮᱰᱮᱡ ᱮᱱᱟ ᱟᱫᱚ ᱵᱚᱱ ᱢᱮᱥᱟᱭᱟ ᱵᱟᱹᱴᱤ ᱨᱮᱱᱟᱜ ᱛᱚᱣᱟ ᱱᱚᱣᱟ ᱠᱚᱲᱦᱟᱭ ᱨᱮᱱᱟᱜ ᱛᱚᱣᱟ ᱨᱮᱵᱚᱱ ᱫᱩᱞ ᱢᱮᱥᱟᱭᱮᱫᱟ ᱚᱱᱠᱟ ᱵᱚᱱ ᱪᱷᱟᱠᱱᱤᱭᱮᱫᱟ

ᱱᱚᱰᱮ ᱠᱤᱪᱷᱩ ᱠᱤᱥᱢᱤᱥ ᱵᱚᱱ ᱦᱟᱛᱟᱣ ᱟᱠᱟᱫᱟ ᱟᱨ ᱫᱟᱜ ᱨᱮᱵᱚᱱ ᱞᱚᱦᱚᱫ ᱠᱟᱜ ᱠᱟᱱᱟ᱾ ᱱᱚᱣᱟ ᱛᱚᱣᱟ ᱢᱚᱡᱽ ᱜᱮ ᱦᱮᱰᱮᱡᱚᱜ ᱠᱟᱱᱟ᱾ ᱵᱟᱱᱟᱨ ᱛᱚᱣᱟ ᱢᱤᱞᱮ ᱡᱟᱦᱟᱸ ᱵᱟᱹᱴᱤ ᱨᱮ ᱛᱟᱦᱮᱸ ᱠᱟᱱᱟ ᱟᱨ ᱠᱚᱨᱦᱟᱭ ᱨᱮ ᱢᱤᱫ ᱠᱮᱡᱤ ᱞᱮᱠᱟ ᱛᱚᱣᱟ ᱫᱚ ᱢᱮᱱᱟᱜᱼᱟ᱾ ᱱᱚᱝᱠᱟ ᱜᱮ ᱯᱷᱩᱞ ᱟᱸᱪ ᱨᱮ ᱵᱚᱱ ᱮᱢ ᱠᱟᱜᱼᱟ ᱜᱮᱥ ᱨᱮ ᱟᱫᱚ ᱟᱸᱡᱮᱫ ᱧᱚᱜ ᱦᱚᱪᱚᱭᱟᱵᱚᱱ ᱟᱨ ᱢᱟᱡᱷᱮ ᱢᱟᱡᱷᱮ ᱱᱚᱝᱠᱟ ᱵᱚᱱ ᱜᱷᱟᱱᱴᱟᱣᱟᱜᱼᱟ ᱟᱸᱪ ᱫᱚ ᱯᱷᱩᱞ ᱨᱮᱜᱮ ᱵᱚᱱ ᱫᱚᱦᱚ ᱟᱠᱟᱫᱟ ᱟᱨ ᱱᱚᱝᱠᱟ ᱢᱟᱡᱷᱮ ᱢᱚᱫᱽᱫᱷᱮ ᱵᱚᱱ ᱜᱷᱟᱱᱴᱟ ᱧᱚᱜ ᱟᱜ ᱠᱟᱱᱟ ᱚᱱᱮᱠᱴᱟ ᱠᱚᱢ ᱟᱠᱟᱱᱟ ᱛᱚᱵᱮ ᱟᱨ ᱱᱟᱥᱮᱱᱟᱜ ᱠᱚᱢᱚᱜᱼᱟ ᱛᱤᱱᱟᱹᱜ ᱠᱚᱢᱚᱜᱼᱟ ᱩᱱᱟᱹᱜ ᱠᱷᱮᱭᱟᱞ ᱦᱩᱭᱩᱜᱼᱟ ᱵᱟᱝᱠᱷᱟᱱ ᱞᱟᱛᱟᱨ ᱞᱟᱜᱟᱣᱮᱱ ᱜᱮ ᱛᱚᱣᱟ ᱫᱚ ᱚᱱᱮᱠᱴᱟ ᱟᱸᱡᱮᱫ ᱟᱠᱟᱱ ᱛᱟᱵᱚᱱᱟ ᱯᱷᱩᱞ ᱟᱸᱪ ᱨᱮᱜᱮᱧ ᱜᱷᱟᱱᱴᱟᱭᱮᱫᱟ ᱱᱟᱥᱮᱱᱟᱜ ᱟᱸᱪ ᱵᱚᱱ ᱠᱚᱢ ᱞᱮᱠᱷᱟᱱ ᱜᱮ ᱵᱩᱡᱩᱜᱚᱜᱼᱟ ᱡᱮ ᱛᱤᱱᱟᱹᱜ ᱜᱟᱱ ᱠᱚᱢ ᱟᱠᱟᱱᱟ ᱦᱚᱸᱜᱼᱚᱭ ᱧᱮᱞᱚᱜ ᱠᱟᱱ ᱜᱮᱭᱟ ᱛᱷᱚᱲᱟ ᱜᱟᱱ ᱜᱟᱲᱦᱟᱣ ᱟᱠᱟᱱᱟ ᱟᱨ ᱛᱤᱱᱟᱹᱜ ᱜᱟᱱ ᱟᱬᱜᱚ ᱟᱠᱟᱱᱟ ᱠᱚᱲᱦᱟᱭ ᱠᱷᱚᱱ ᱞᱟᱛᱟᱨ ᱨᱮ ᱜᱟᱲᱚ ᱟᱠᱟᱱᱟ ᱱᱚᱣᱟ ᱠᱟᱲᱪᱩ ᱨᱮᱦᱚᱸ ᱵᱩᱡᱩᱜᱚᱜ ᱠᱟᱱᱟ ᱡᱮ ᱴᱟᱨᱦᱟᱜ ᱠᱟᱱᱟ ᱜᱮᱥ ᱨᱮᱱᱟᱜ ᱟᱸᱪ ᱵᱚᱱ ᱠᱚᱢ ᱞᱮᱜᱮ ᱛᱟᱦᱞᱮ ᱵᱚᱱ ᱧᱮᱞ ᱧᱟᱢᱟ ᱡᱮ ᱛᱤᱱᱟᱹᱜ ᱜᱟᱱ ᱠᱚᱢ ᱟᱠᱟᱱ ᱛᱟᱵᱚᱱᱟ ᱛᱤᱱᱟᱹᱜ ᱜᱟᱱ ᱛᱟᱦᱮᱸ ᱠᱟᱱᱟ ᱟᱨ ᱛᱤᱱᱟᱹᱜ ᱜᱟᱱ ᱠᱚᱢ ᱠᱟᱱᱟ ᱱᱚᱜᱼᱚᱭ ᱚᱱᱮᱠᱴᱟ ᱜᱮ ᱠᱚᱢ ᱟᱠᱟᱱ ᱛᱟᱵᱚᱱᱟ ᱱᱚᱰᱮ ᱡᱚᱡᱚ ᱫᱟᱦᱮ ᱵᱚᱱ ᱦᱟᱛᱟᱣ ᱟᱠᱟᱫᱟ ᱚᱱᱟᱜᱮ ᱚᱱᱟ ᱟᱸᱡᱮᱫ ᱛᱚᱣᱟ ᱨᱮᱵᱚᱱ ᱞᱟᱜᱟᱣᱟ ᱱᱚᱜᱼᱚᱭ ᱵᱩᱡᱩᱜᱚᱜ ᱠᱟᱱ ᱜᱮᱭᱟ ᱟᱭᱢᱟ ᱜᱟᱱ ᱟᱸᱡᱮᱫ ᱟᱠᱟᱱᱟ ᱦᱚᱸᱜᱼᱚ ᱱᱚᱰᱮ ᱡᱚᱡᱚ ᱫᱟᱦᱮ ᱵᱚᱱ ᱦᱟᱛᱟᱣ ᱟᱠᱟᱫᱟ ᱢᱤᱫ ᱠᱟᱯ ᱜᱟᱱ ᱢᱤᱫ ᱪᱟᱢᱚᱪ ᱢᱤᱫ ᱪᱟᱢᱚᱪ ᱠᱟᱛᱮ ᱮᱢ ᱢᱟᱵᱚᱱ ᱱᱚᱣᱟ ᱨᱮ ᱟᱨ ᱵᱚᱱ ᱜᱷᱟᱱᱴᱟᱭᱟ ᱜᱷᱟᱱᱴᱟ ᱧᱚᱜ ᱮᱫᱟ ᱵᱚᱱ ᱛᱷᱚᱲᱟ ᱛᱷᱚᱲᱟ ᱛᱮᱵᱚᱱ ᱮᱢᱟᱜᱼᱟ ᱟᱨ ᱵᱚᱱ ᱜᱷᱟᱱᱴᱟ ᱧᱚᱜᱟ ᱩᱱ ᱜᱷᱟᱹᱲᱤᱡ ᱵᱚᱱ ᱮᱢᱟ ᱡᱚᱛᱚ ᱠᱷᱚᱱ ᱵᱟᱝ ᱱᱚᱣᱟ ᱫᱟᱱᱟᱫᱟᱨ ᱫᱟᱱᱟᱫᱟᱨ ᱴᱟᱭᱤᱯ ᱦᱩᱭᱩᱜᱼᱟ ᱜᱷᱟᱱᱴᱟ ᱞᱮᱜᱮ ᱵᱚᱱ ᱟᱸᱥ ᱫᱚ ᱮᱠᱫᱚᱢ ᱵᱚᱱ ᱠᱚᱢ ᱠᱟᱜᱼᱟ ᱱᱤᱛᱚᱜ ᱫᱚ ᱵᱟᱨ ᱪᱟᱢᱚᱪ ᱵᱚᱱ ᱞᱟᱜᱟᱣᱫᱟ ᱟᱨ ᱱᱚᱝᱠᱟ ᱵᱚᱱ ᱜᱷᱟᱱᱴᱟᱭᱮᱫᱟ

ᱱᱤᱛᱚᱜ ᱫᱚ ᱡᱚᱛᱚ ᱵᱚᱱ ᱞᱟᱜᱟᱣ ᱮᱫᱟ ᱟᱨ ᱵᱚᱱ ᱜᱷᱟᱱᱴᱟ ᱧᱚᱜ ᱮᱫᱟ ᱱᱚᱣᱟ ᱪᱷᱟᱱᱟ ᱠᱟᱴᱟ ᱫᱚ ᱞᱮᱵᱩ ᱨᱚᱰᱚᱡ ᱠᱟᱛᱮ ᱦᱚᱸᱵᱚᱱ ᱠᱚᱨᱟᱣ ᱫᱟᱲᱮᱭᱟᱜᱼᱟ ᱛᱚᱵᱮ ᱞᱮᱵᱩ ᱨᱮᱱᱟᱜ ᱢᱤᱫᱴᱟᱝ ᱥᱮᱱᱴ ᱛᱟᱦᱮᱱᱟ ᱟᱨ ᱫᱟᱦᱮ ᱵᱚᱱ ᱮᱢᱟᱜ ᱠᱷᱟᱡ ᱫᱚ ᱱᱚᱣᱟ ᱡᱟᱦᱟᱸ ᱡᱤᱱᱤᱥ ᱵᱚᱱ ᱠᱚᱨᱟᱣ ᱮᱫᱟ ᱚᱱᱟ ᱟᱨᱚ ᱥᱟᱸᱜᱮᱭᱮᱱ ᱜᱮ ᱦᱚᱸᱜᱼᱚᱭ ᱚᱱᱮᱠᱴᱟ ᱦᱚᱸᱜᱼᱚᱭ ᱫᱟᱱᱟᱫᱟᱨ ᱦᱩᱭᱩᱜ ᱠᱟᱱᱟ ᱟᱨ ᱟᱸᱥ ᱫᱚ ᱠᱚᱢ ᱨᱮᱜᱮ ᱵᱚᱱ ᱫᱚᱦᱚ ᱟᱠᱟᱫᱟ ᱟᱨ ᱱᱚᱝᱠᱟ ᱵᱚᱱ ᱜᱷᱟᱱᱴᱟᱣᱟᱜᱼᱟ ᱟᱸᱥ ᱫᱚ ᱠᱚᱢ ᱨᱮᱜᱮ ᱵᱚᱱ ᱫᱚᱦᱚ ᱟᱠᱟᱫᱟ ᱟᱨ ᱱᱚᱣᱟ ᱡᱟᱦᱟᱸ ᱫᱟᱜ ᱛᱮᱫ ᱢᱮᱱᱟᱜᱼᱟ ᱮᱠᱫᱚᱢ ᱵᱚᱱ ᱟᱸᱡᱮᱫ ᱦᱚᱪᱚᱭᱟ ᱢᱟᱡᱷᱮ ᱢᱚᱫᱽᱫᱷᱮ ᱜᱮᱥ ᱤᱧ ᱯᱷᱩᱞᱟᱜ ᱠᱟᱱᱟ ᱦᱚᱸᱜᱼᱚᱭ ᱡᱮᱢᱚᱱ ᱱᱤᱛᱚᱜ ᱫᱚᱧ ᱯᱷᱩᱞ ᱠᱟᱣᱫᱟ ᱟᱫᱚ ᱛᱚᱵᱮ ᱛᱤᱸᱜᱩ ᱠᱚᱜ ᱦᱩᱭᱩᱜᱼᱟ ᱵᱟᱹᱜᱤᱭᱟᱜ ᱠᱷᱟᱱ ᱜᱮ ᱞᱟᱛᱟᱨ ᱨᱮ ᱡᱟᱞᱟ ᱫᱚᱜ ᱨᱮᱱᱟᱜ ᱪᱟᱱᱥ ᱛᱟᱦᱮᱱᱟ ᱚᱱᱮᱠᱴᱟ ᱟᱸᱡᱮᱫ ᱟᱠᱟᱱᱟ ᱫᱟᱜ ᱫᱚ ᱥᱮᱨᱮ ᱥᱮᱨᱮ ᱵᱷᱟᱵᱽ ᱢᱮᱱᱟᱜ ᱜᱮᱭᱟ ᱠᱤᱥᱢᱤᱥ ᱵᱚᱱ ᱞᱚᱦᱚᱫ ᱞᱮᱫᱟ ᱚᱱᱟ ᱵᱚᱱ ᱞᱟᱜᱟᱣᱟᱜ ᱠᱟᱱᱟ ᱱᱤᱛᱚᱜ ᱫᱚ ᱠᱤᱥᱢᱤᱥ ᱞᱟᱜᱟᱣ ᱠᱟᱛᱮ ᱱᱟᱥᱮᱱᱟᱜ ᱵᱚᱱ ᱜᱷᱟᱱᱴᱟᱣᱟᱜ ᱠᱟᱱᱟ ᱮᱠᱫᱚᱢ ᱠᱷᱩᱵᱮᱭ ᱥᱟᱢᱟᱱᱱᱚ ᱪᱤᱱᱤ ᱵᱚᱱ ᱞᱟᱜᱟᱣᱟᱜ ᱠᱟᱱᱟ ᱢᱤᱫ ᱪᱟᱢᱚᱪ ᱞᱮᱠᱟ ᱪᱤᱱᱤ ᱞᱟᱜᱟᱣ ᱠᱟᱛᱮ ᱱᱚᱝᱠᱟ ᱵᱚᱱ ᱜᱷᱟᱱᱴᱟ ᱢᱮᱥᱟᱭᱮᱫᱟ ᱟᱨ ᱟᱸᱥ ᱫᱚᱵᱚᱱ ᱠᱚᱢ ᱟᱠᱟᱫᱟ ᱥᱟᱶ ᱱᱚᱣᱟ ᱫᱚᱵᱚᱱ ᱜᱷᱟᱱᱴᱟ ᱢᱮᱥᱟ ᱠᱮᱫᱟ ᱱᱤᱛᱚᱜ ᱫᱚ ᱜᱮᱥ ᱨᱮᱱᱟᱜ ᱟᱸᱪ ᱵᱚᱱ ᱵᱚᱱᱫᱚ ᱦᱟᱛᱟᱲ ᱠᱟᱜᱼᱟ ᱟᱨ ᱡᱟᱦᱟᱱᱟᱜ ᱵᱟᱹᱴᱤ ᱛᱟᱱᱟᱜ ᱨᱮᱵᱚᱱ ᱩᱪᱟᱹᱲ ᱦᱟᱛᱟᱲ ᱠᱟᱜᱼᱟ ᱱᱚᱣᱟ ᱛᱚᱣᱟ ᱫᱟᱨ ᱨᱮᱱᱟᱜ ᱡᱟᱦᱟᱸ ᱫᱟᱱᱟᱫᱟᱨ ᱡᱤᱱᱤᱥ ᱚᱱᱟ ᱵᱚᱱ ᱤᱪᱟᱹᱲ ᱠᱟᱜ ᱠᱟᱱᱟ ᱠᱚᱨᱦᱟᱭ ᱫᱚ ᱢᱚᱡᱽ ᱚᱠᱚᱡ ᱛᱮᱵᱚᱱ ᱟᱹᱨᱩᱵ ᱥᱟᱯᱷᱟ ᱠᱮᱫᱟ ᱟᱨ ᱜᱮᱥ ᱨᱮᱵᱚᱱ ᱫᱷᱤᱯᱟᱹᱣ ᱦᱚᱪᱚ ᱟᱠᱟᱫᱟ ᱱᱤᱛᱚᱜ ᱫᱚ ᱱᱚᱣᱟ ᱜᱚᱛᱚᱢ ᱵᱚᱱ ᱮᱢ ᱮᱫᱟ ᱵᱟᱨ ᱪᱟᱢᱚᱪ ᱜᱟᱱ ᱜᱚᱛᱚᱢ ᱵᱚᱱ ᱮᱢ ᱠᱮᱫᱟ ᱥᱩᱱᱩᱢ ᱫᱚ ᱞᱚᱞᱚᱭᱮᱱ ᱛᱟᱵᱚᱱᱟ ᱱᱚᱰᱮ ᱯᱮᱭᱟ ᱯᱩᱱᱭᱟ ᱮᱞᱟᱪ ᱵᱚᱱ ᱛᱷᱮᱛᱞᱟᱣ ᱟᱠᱟᱫᱟ ᱚᱱᱟ ᱵᱚᱱ ᱠᱷᱟᱸᱡᱚ ᱞᱮᱜᱮ ᱚᱱᱟ ᱥᱟᱶᱛᱮ ᱱᱚᱣᱟ ᱠᱟᱡᱩ ᱵᱟᱫᱟᱢ ᱦᱚᱸᱵᱚᱱ ᱠᱷᱟᱸᱡᱚ ᱠᱟᱜ ᱜᱮ ᱛᱷᱚᱲᱟ ᱜᱟᱱ ᱟᱨ ᱜᱮᱥ ᱫᱚᱵᱚᱱ ᱠᱚᱢ ᱟᱠᱟᱫᱟ ᱠᱟᱡᱩ ᱵᱟᱫᱟᱢ ᱫᱚᱵᱚᱱ ᱵᱷᱟᱡᱟ ᱠᱮᱫᱟ ᱡᱟᱦᱟᱸ ᱚᱱᱟ ᱛᱚᱣᱟ ᱨᱮᱱᱟᱜ ᱫᱟᱱᱟᱫᱟᱨ ᱚᱱᱟ ᱵᱚᱱ ᱠᱷᱟᱸᱡᱚᱭᱮᱫᱟ ᱱᱚᱣᱟ ᱫᱚ ᱢᱚᱡᱽ ᱚᱠᱚᱡ ᱛᱮᱵᱚᱱ ᱵᱷᱟᱡᱟᱭᱟ ᱱᱤᱛᱚᱜ ᱫᱚ ᱟᱸᱪ ᱫᱚᱵᱚᱱ ᱠᱚᱢ ᱠᱟᱜᱼᱟ ᱢᱤᱫᱴᱟᱝ ᱦᱚᱯᱚᱱ ᱦᱚᱯᱚᱱ ᱛᱮᱡᱽᱯᱟᱛᱟ ᱱᱚᱣᱟ ᱨᱮᱵᱚᱱ ᱢᱮᱥᱟᱣᱟᱫᱟ ᱟᱨ ᱱᱟᱥᱮᱱᱟᱜ ᱵᱚᱱ ᱜᱷᱟᱱᱴᱟᱭᱟ ᱛᱚᱣᱟ ᱨᱮᱱᱟᱜ ᱦᱟᱞᱩᱣᱟ ᱫᱚ ᱚᱲᱟᱜ ᱨᱮᱱᱟᱜ ᱡᱤᱱᱤᱥ ᱛᱮᱜᱮ ᱦᱩᱭᱩᱜ ᱛᱟᱵᱚᱱᱟ ᱡᱩᱫᱤ ᱠᱳᱱᱳ ᱫᱤᱱ ᱛᱚᱣᱟ ᱠᱚ ᱥᱟᱨᱮᱡ ᱠᱚᱜᱼᱟ ᱛᱟᱦᱚᱞᱮ ᱚᱱᱟ ᱜᱮᱵᱚᱱ ᱠᱚᱨᱟᱣ ᱫᱟᱲᱮᱭᱟᱜ ᱠᱷᱟᱡ ᱫᱚ ᱡᱚᱢ ᱟᱵᱚᱱ ᱢᱚᱡᱽ ᱜᱮ ᱡᱩᱫᱤ ᱚᱱᱮ ᱵᱟᱵᱚᱱ ᱯᱷᱮᱴᱟᱣ ᱠᱮᱫᱟ ᱪᱷᱟᱱᱟ ᱞᱮᱠᱟ ᱫᱟᱦᱮ ᱮᱢ ᱠᱟᱛᱮ ᱚᱱᱟ ᱡᱟᱭᱜᱟ ᱨᱮ ᱟᱵᱚ ᱫᱚ ᱠᱟᱜᱽᱡᱤ ᱞᱮᱵᱩ ᱨᱮᱱᱟᱜ ᱨᱚᱥ ᱦᱚᱸᱵᱚᱱ ᱞᱟᱜᱟᱣ ᱫᱟᱲᱮᱭᱟᱜᱼᱟ ᱡᱟᱭᱦᱳᱠ ᱱᱚᱣᱟ ᱫᱚ ᱦᱩᱭ ᱟᱠᱟᱱ ᱛᱟᱵᱚᱱᱟ ᱟᱫᱚ ᱵᱚᱱ ᱤᱪᱟᱹᱲ ᱠᱟᱜᱼᱟ ᱵᱟᱹᱴᱤ ᱨᱮ ᱚᱱᱟ ᱵᱟᱹᱴᱤ ᱨᱮᱜᱮ ᱵᱚᱱ ᱤᱪᱟᱹᱲ ᱠᱟᱜ ᱠᱟᱱᱟ ᱱᱚᱣᱟ ᱯᱞᱮᱴ ᱨᱮ ᱡᱚᱢ ᱞᱟᱹᱜᱤᱫ ᱵᱚᱱ ᱤᱪᱟᱹᱲᱮᱫᱟ ᱱᱚᱣᱟ ᱛᱚᱣᱟ ᱨᱮᱱᱟᱜ ᱦᱟᱹᱞᱩᱣᱟ ᱡᱩᱫᱤ ᱚᱠᱚᱭ ᱜᱮ ᱵᱟᱯᱮ ᱡᱚᱢ ᱟᱠᱟᱫᱟ ᱛᱚᱵᱮ ᱠᱷᱩᱵᱮ ᱛᱟᱲᱟᱛᱟᱲᱤ ᱜᱮ ᱤᱥᱤᱱ ᱛᱟᱵᱚᱱ ᱯᱮ ᱢᱤᱫ ᱫᱷᱟᱣ ᱤᱥᱤᱱ ᱠᱟᱛᱮᱢ ᱡᱚᱢ ᱞᱮᱠᱷᱟᱡ ᱵᱟᱨ ᱵᱟᱨ ᱤᱥᱤᱱ ᱜᱮ ᱥᱟᱱᱟᱣᱟ ᱩᱱᱟᱹᱜ ᱢᱚᱡᱽ ᱴᱮᱥᱴ ᱟᱨ ᱞᱩ ᱵᱟᱲᱟ ᱨᱮᱦᱚᱸ ᱛᱤᱱᱟᱹᱜ ᱞᱚᱵᱷᱚᱱᱤᱭᱚ ᱧᱮᱞᱚᱜ ᱠᱟᱱᱟ ᱟᱹᱰᱤ ᱞᱟᱞᱦᱟ ᱜᱮ ᱧᱮᱞᱚᱜ ᱠᱟᱱᱟ᱾ ᱡᱮᱢᱚᱱ ᱧᱮᱞᱚᱜ ᱠᱟᱱᱟ ᱛᱮᱢᱱᱤ ᱥᱤᱵᱤᱞ ᱥᱚᱲᱚᱢ ᱦᱚᱸ ᱵᱩᱡᱷᱟᱹᱜᱼᱟ᱾ ᱨᱩᱴᱤ ᱯᱚᱨᱚᱴᱟ ᱥᱟᱶ ᱢᱤᱥᱴᱤ ᱵᱚᱫᱚᱞ ᱛᱮ ᱦᱚᱸᱜᱼᱚᱭ ᱱᱚᱣᱟ ᱵᱚᱱ ᱡᱚᱢ ᱞᱮᱠᱷᱟᱱ ᱮᱠᱫᱚᱢ ᱦᱤᱲᱤᱧ ᱜᱮ ᱵᱟᱵᱚᱱ ᱦᱤᱲᱤᱧ ᱫᱟᱲᱮᱭᱟᱜᱼᱟ᱾ ᱯᱞᱮᱴ ᱨᱮᱫᱚ ᱵᱚᱱ ᱞᱩ ᱥᱟᱹᱛ ᱠᱮᱫᱟ᱾ ᱡᱚᱢ ᱞᱟᱹᱜᱤᱫ ᱨᱮᱰᱤ᱾ ᱱᱚᱣᱟ ᱵᱷᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵᱽ ᱛᱟᱵᱚᱱ ᱯᱮ᱾ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ᱾